ᱟᱢ ᱡᱩᱫᱤᱢ ᱥᱟᱠᱥᱮᱥᱚᱜ ᱠᱟᱱᱟ ᱟᱢᱟᱜ ᱚᱲᱮᱡ ᱟᱝᱜᱽᱨᱚᱵ ᱦᱚᱸ ᱱᱟᱜᱟᱢ ᱠᱟᱱᱟ ᱚᱱᱟ ᱫᱚ ᱢᱤᱣᱡᱤᱭᱟᱢ ᱨᱮᱠᱚ ᱥᱟᱡᱟᱣ ᱫᱚᱦᱚᱭᱟ ᱟᱨᱮᱢ ᱯᱷᱮᱞᱩᱣᱟᱨᱚᱜ ᱠᱟᱱ ᱠᱷᱟᱱ ᱥᱩᱴ ᱵᱩᱴ ᱦᱚᱨᱚᱜ ᱠᱟᱛᱮ ᱦᱚᱸ ᱥᱚᱱᱢᱟᱱ ᱵᱟᱢ ᱧᱟᱢᱟ ᱚᱱᱟᱛᱮ ᱛᱷᱚᱲᱟ ᱜᱮ ᱛᱟᱢᱟ ᱚᱠᱛᱮ ᱯᱟᱹᱲᱦᱩᱣᱟᱹ ᱛᱮ ᱟᱞᱚᱢ ᱵᱚᱨᱵᱟᱫᱟ ᱫᱤᱱ ᱴᱟᱞᱟᱣᱮᱱ ᱵᱟᱫ ᱢᱟᱱᱣᱟ ᱠᱚᱣᱟᱜ ᱥᱩᱠ ᱜᱮ ᱡᱟᱹᱨᱩᱲᱟ ᱴᱟᱠᱟ ᱢᱟ ᱦᱤᱡᱩᱜᱼᱟ ᱟᱨ ᱥᱮᱱᱚᱜᱼᱟ ᱡᱤᱵᱚᱱ ᱜᱟᱰᱟ ᱯᱟᱨᱚᱢᱚᱜ ᱥᱟᱱᱟᱢ ᱠᱷᱟᱱ ᱨᱟᱜ ᱦᱚᱢᱚᱨ ᱥᱟᱶᱛᱮ ᱥᱟᱹᱜᱟᱹᱭ ᱛᱚᱯᱚᱞ ᱦᱩᱭᱟᱢᱟ ᱪᱮᱫᱟᱜ ᱡᱮ ᱡᱟᱸᱜᱟ ᱵᱟᱝ ᱞᱚᱦᱚᱫ ᱠᱟᱛᱮ ᱞᱟᱹᱣᱠᱟᱹᱛᱮ ᱜᱟᱰᱟᱢ ᱯᱟᱨᱚᱢ ᱫᱟᱲᱮᱭᱟᱜᱼᱟ ᱢᱮᱱᱠᱷᱟᱱ ᱢᱮᱫ ᱵᱟᱝ ᱚᱫᱟ ᱠᱟᱛᱮ ᱡᱤᱵᱚᱱ ᱜᱟᱰᱟ ᱚᱦᱚᱢ ᱯᱟᱨᱚᱢ ᱠᱮᱭᱟ ᱚᱠᱚᱭ ᱪᱮᱛᱟᱱ ᱨᱮ ᱵᱟᱹᱲᱛᱤ ᱟᱥᱟ ᱵᱟᱹᱲᱛᱤ ᱵᱷᱚᱨᱥᱟᱢ ᱫᱚᱦᱚ ᱟᱠᱟᱜᱼᱟ ᱩᱱᱤ ᱜᱮ ᱮᱲᱮ ᱢᱮᱭᱟ ᱢᱤᱫ ᱫᱤᱱ ᱱᱚᱣᱟ ᱜᱮ ᱨᱤᱭᱮᱞᱤᱴᱤ ᱠᱟᱱᱟ ᱠᱩᱲᱤ ᱵᱟᱹᱲᱤᱡ ᱜᱮᱭᱟ ᱢᱮᱢᱮᱱ ᱚᱠᱚᱭ ᱠᱚᱲᱟ ᱦᱟᱜ ᱚᱫᱷᱤᱠᱟᱨ ᱵᱟᱹᱱᱩᱜᱼᱟ ᱪᱮᱫᱟᱜ ᱡᱮ ᱠᱚᱲᱟ ᱦᱟᱜ ᱵᱮᱜᱚᱨ ᱪᱚᱴᱮᱫ ᱛᱮ ᱠᱩᱲᱤ ᱵᱟᱭ ᱵᱟᱹᱲᱤᱡᱚᱜᱼᱟ ᱡᱤᱵᱚᱱ ᱨᱮ ᱱᱚᱝᱠᱟᱱ ᱚᱠᱛᱮ ᱦᱚᱸ ᱥᱮᱴᱮᱨᱚᱜᱼᱟ ᱡᱚᱠᱷᱚᱱ ᱮᱴᱟᱜ ᱦᱚᱲᱟᱜ ᱜᱚᱲᱚᱢ ᱠᱷᱚᱡᱚᱜᱼᱟ ᱱᱚᱝᱠᱟ ᱡᱮ ᱩᱱᱠᱩ ᱦᱚᱸ ᱟᱢ ᱜᱚᱲᱚᱣᱟᱢ ᱞᱟᱹᱜᱤᱫ ᱥᱟᱱᱟ ᱠᱚᱣᱟ ᱢᱮᱱᱠᱷᱟᱱ ᱟᱢᱟᱜ ᱵᱟᱹᱲᱤᱡ ᱵᱮᱵᱷᱟᱨ ᱵᱟᱹᱲᱤᱡ ᱪᱚᱞᱚᱱ ᱟᱨ ᱵᱟᱹᱲᱤᱡ ᱠᱟᱛᱷᱟ ᱠᱷᱟᱹᱛᱤᱨ ᱛᱮ ᱩᱱᱠᱩ ᱟᱢ ᱜᱚᱲᱚᱣᱟᱢ ᱞᱟᱹᱜᱤᱫ ᱵᱟᱠᱚ ᱞᱟᱦᱟ ᱦᱤᱡᱩᱜᱼᱟ ᱠᱩᱲᱤᱭᱟᱜ ᱫᱩᱞᱟᱹᱲ ᱠᱷᱟᱹᱛᱤᱨ ᱟᱢᱟᱜ ᱠᱮᱨᱤᱭᱚᱨ ᱟᱞᱚᱢ ᱱᱚᱥᱴᱚᱭᱟ ᱠᱮᱨᱤᱭᱚᱨ ᱨᱮ ᱥᱟᱠᱥᱮᱥᱚᱜ ᱢᱮ ᱥᱚᱢᱟᱱ ᱨᱚᱝ ᱨᱮᱱᱟᱝ ᱟᱨ ᱛᱮᱫ ᱵᱷᱟᱜᱮ ᱰᱤᱡᱟᱭᱤᱱ ᱮᱢ ᱧᱟᱢ ᱡᱚᱝᱟ ᱫᱷᱟᱹᱨᱛᱤ ᱨᱮ ᱩᱱᱤ ᱦᱚᱲ ᱜᱮ ᱦᱩᱞᱟᱹᱥ ᱨᱮ ᱛᱟᱦᱮᱱᱟ ᱡᱟᱦᱟᱸᱭ ᱱᱤᱡᱚᱨᱟᱜ ᱥᱩᱠ ᱨᱮ ᱵᱟᱭ ᱞᱟᱸᱫᱟᱭᱟ ᱥᱮ ᱱᱤᱡᱚᱨᱟᱜ ᱫᱩᱠ ᱨᱮ ᱵᱟᱭ ᱦᱚᱢᱚᱨᱟ ᱚᱠᱚᱭ ᱦᱚᱸ ᱵᱟᱭ ᱥᱤᱠᱤᱲᱟ ᱠᱚᱣᱟ ᱥᱮ ᱚᱠᱚᱭ ᱦᱚᱸ ᱵᱟᱭ ᱮᱫᱽᱨᱮᱭᱟ ᱠᱚᱣᱟ ᱵᱟᱭ ᱞᱟᱞᱚᱪᱟ ᱥᱮ ᱵᱟᱭ ᱟᱥᱚᱜᱼᱟ ᱵᱟᱭ ᱮᱲᱮ ᱚᱪᱚᱜᱼᱟ ᱥᱮ ᱚᱠᱚᱭ ᱦᱚᱸ ᱵᱟᱭ ᱮᱲᱮ ᱠᱚᱣᱟ ᱢᱮᱱᱠᱷᱟᱱ ᱫᱷᱟᱹᱨᱛᱤ ᱱᱚᱡᱚᱨ ᱨᱮ ᱩᱱᱤ ᱫᱚ ᱢᱤᱫ ᱠᱚᱝᱠᱟ ᱵᱤᱨᱫᱟᱹ ᱫᱚ ᱟᱞᱜᱟ ᱜᱮᱭᱟ ᱢᱮᱱᱠᱷᱟᱱ ᱥᱮᱪᱮᱫ ᱫᱚ ᱟᱴᱟ ᱵᱤᱨᱫᱟᱹ ᱛᱮᱫᱚᱢ ᱩᱢᱩᱞᱚᱜᱼᱟ ᱟᱨ ᱥᱮᱪᱮᱫ ᱛᱮᱫᱚᱢ ᱪᱚᱞᱚᱱᱟ ᱦᱚᱲ ᱪᱤᱱᱦᱟᱹᱣ ᱫᱚ ᱵᱟᱭ ᱟᱞᱜᱟᱦᱟ ᱪᱤᱠᱟᱢ ᱵᱟᱲᱟᱭᱟ ᱚᱠᱚᱭᱟᱜ ᱚᱱᱛᱚᱨ ᱨᱮ ᱪᱮᱫ ᱞᱮᱠᱟᱱ ᱫᱤᱥ ᱦᱩᱫᱤᱥ ᱫᱟᱨᱟᱭ ᱠᱟᱱᱟ ᱚᱵᱷᱟᱵ ᱥᱚᱢᱚᱭ ᱟᱨ ᱥᱤᱪᱩᱭᱮᱥᱚᱱ ᱡᱤᱵᱚᱱ ᱨᱮ ᱡᱚᱛᱚ ᱠᱷᱚᱱ ᱢᱟᱨᱟᱝ ᱢᱟᱪᱮᱫ ᱚᱵᱷᱟᱵ ᱜᱮ ᱪᱮᱫ ᱟᱢᱟ ᱟᱢᱟᱜ ᱡᱟᱹᱨᱩᱲᱟ ᱥᱚᱢᱚᱭ ᱜᱮ ᱪᱮᱫ ᱟᱢᱟ ᱟᱢ ᱚᱠᱟᱨᱮ ᱢᱮᱱᱟᱢᱟ ᱟᱨ ᱥᱤᱪᱩᱭᱮᱥᱚᱱ ᱮ ᱪᱮᱫ ᱟᱢᱟ ᱪᱮᱫ ᱛᱮᱢ ᱱᱤᱡᱩᱨᱟ ᱟᱹᱰᱤ ᱦᱟᱦᱟᱲᱟ ᱜᱮ ᱢᱟᱱᱣᱟ ᱫᱷᱚᱱ ᱟᱨᱪᱟᱣ ᱞᱟᱹᱜᱤᱫ ᱛᱮ ᱦᱚᱲᱢᱚᱭ ᱱᱚᱥᱴᱚᱭᱟ ᱟᱨ ᱦᱚᱲᱢᱚ ᱡᱩᱛ ᱨᱩᱣᱟᱹᱲ ᱞᱟᱹᱜᱤᱫ ᱛᱮ ᱫᱷᱚᱱᱮ ᱱᱚᱥᱴᱚᱭᱟ ᱩᱱᱤ ᱱᱤᱛᱚᱜᱟᱜ ᱨᱟᱹᱯᱩᱫ ᱠᱟᱛᱮ ᱟᱜᱟᱢᱟᱜ ᱜᱮ ᱩᱭᱦᱟᱹᱨᱟ ᱟᱨ ᱟᱜᱟᱢ ᱨᱮ ᱦᱚᱢᱚᱨᱟᱭ ᱱᱟᱜᱟᱢ ᱠᱟᱛᱷᱟ ᱫᱤᱥᱟᱹ ᱠᱟᱛᱮ ᱩᱱᱤ ᱱᱚᱝᱠᱟᱱ ᱡᱤᱵᱚᱱᱮ ᱠᱷᱮᱢᱟᱣᱟ ᱡᱮᱢᱚᱱ ᱩᱱᱤ ᱫᱚ ᱛᱤᱥ ᱦᱚᱸ ᱵᱟᱭ ᱜᱩᱡᱩᱜᱼᱟ ᱟᱨ ᱱᱚᱝᱠᱟ ᱞᱮᱠᱟᱭ ᱜᱩᱡᱩᱜᱼᱟ ᱡᱮᱢᱚᱱ ᱩᱱᱤᱭᱟᱜ ᱡᱟᱱᱟᱢ ᱜᱮ ᱵᱟᱭ ᱦᱩᱭ ᱞᱮᱱᱟ ᱛᱤᱥ ᱦᱚᱸ ᱴᱮᱞᱮᱱᱴ ᱛᱮ ᱢᱟᱱᱣᱟ ᱵᱟᱠᱚ ᱛᱩᱞᱟᱹᱭᱮᱫ ᱠᱚᱣᱟ ᱱᱤᱛᱚᱜ ᱫᱚ ᱴᱟᱠᱟ ᱛᱟᱦᱮᱱ ᱠᱷᱟᱱ ᱩᱭᱫᱟᱣᱩᱴ ᱴᱮᱞᱮᱱᱴ ᱛᱮᱦᱚᱸ ᱪᱮᱛᱟᱱ ᱴᱷᱟᱶ ᱨᱮᱢ ᱛᱟᱦᱮᱱᱟ ᱱᱚᱣᱟ ᱠᱚ ᱠᱟᱛᱷᱟ ᱛᱮ ᱡᱩᱫᱤ ᱟᱯᱮᱭᱟᱜ ᱢᱚᱱᱮ ᱱᱟᱥᱮ ᱦᱚᱸ ᱛᱟᱨᱠᱚ ᱟᱠᱟᱱ ᱮᱱᱠᱷᱟᱱ ᱞᱟᱭᱤᱠ ᱠᱚᱢᱮᱱᱴ ᱥᱟᱶ ᱥᱮᱭᱟᱨ ᱠᱟᱛᱮ ᱟᱯᱮᱨᱤᱱ ᱜᱟᱛᱮ ᱯᱮᱲᱟ ᱠᱚ ᱧᱮᱞ ᱨᱮᱱᱟᱝ ᱫᱟᱣ ᱛᱮᱭᱟᱨ ᱟᱠᱚ ᱯᱮ ᱟᱨ ᱪᱮᱱᱮᱞ ᱥᱟᱵᱥᱠᱨᱟᱭᱤᱵ ᱠᱟᱛᱮ ᱵᱮᱞ ᱵᱚᱴᱚᱢ ᱡᱮᱴᱮᱫ ᱛᱟᱨᱟᱭ ᱯᱮ ᱡᱮᱢᱚᱱ ᱱᱟᱣᱟ ᱵᱷᱤᱰᱤᱭᱳ ᱨᱮᱱᱟᱝ ᱱᱳᱴᱤᱯᱷᱤᱠᱮᱥᱚᱱ ᱞᱟᱦᱟ ᱛᱮᱯᱮ ᱧᱟᱢ ᱛᱟᱺᱜᱤ ᱛᱟᱲᱟ ᱨᱮ ᱛᱟᱦᱮᱱ ᱯᱮ ᱟᱨ ᱠᱤᱪᱷᱩ ᱵᱷᱟᱜᱮ ᱠᱟᱛᱷᱟ ᱥᱟᱶᱛᱮ ᱵᱚᱱ ᱧᱟᱯᱟᱢᱟ ᱟᱨ ᱢᱤᱫ ᱱᱟᱣᱟ ᱵᱷᱤᱰᱤᱭᱳ ᱨᱮ ᱡᱚᱦᱟᱨ ᱜᱮ